ᱢᱤᱫᱴᱟᱝ ᱥᱟᱱᱛᱟᱲ ᱟᱛᱳ ᱜᱮ ᱢᱤᱫᱴᱟᱝ ᱥᱚᱝᱵᱤᱫᱷᱟᱱ ᱠᱟᱱᱟ ᱥᱟᱱᱛᱟᱲ ᱟᱛᱳ ᱨᱮᱜᱮ ᱢᱤᱫᱴᱟᱝ ᱥᱟᱶᱛᱟ ᱟᱹᱨᱤ ᱢᱮᱱᱟᱜᱼᱟ ᱥᱳᱥᱟᱞ ᱥᱤᱥᱴᱮᱢ ᱢᱮᱱᱟᱜᱼᱟ ᱡᱚᱛᱚ ᱫᱚ ᱥᱳᱥᱟᱞ ᱥᱤᱥᱴᱮᱢ ᱵᱟᱝ ᱠᱟᱱᱟ ᱟᱭᱳ ᱠᱚ ᱵᱟᱵᱟ ᱠᱚ ᱵᱚᱭᱦᱟ ᱠᱚ ᱢᱤᱥᱤ ᱠᱚ ᱡᱚᱛᱚ ᱠᱚ ᱞᱟᱹᱭᱟ ᱱᱚᱣᱟ ᱫᱚ ᱫᱤᱠᱩ ᱥᱚᱢᱟᱡᱽ ᱱᱚᱣᱟ ᱫᱚ ᱦᱟᱱᱟ ᱥᱚᱢᱟᱡᱽ ᱱᱚᱣᱟ ᱫᱚ ᱱᱟᱣᱟ ᱥᱚᱢᱟᱡᱽ ᱥᱚᱢᱟᱡᱽ ᱫᱚ ᱢᱤᱫᱴᱟᱝ ᱜᱮ ᱦᱩᱭᱩᱜᱼᱟ ᱡᱟᱦᱟᱸ ᱥᱚᱢᱟᱡᱽ ᱨᱮ ᱥᱟᱱᱟᱢ ᱥᱚᱢᱟᱡᱽ ᱠᱚ ᱛᱟᱦᱮᱱᱟ ᱛᱟᱦᱞᱮ ᱯᱮ ᱵᱩᱡᱽ ᱫᱟᱲᱮᱭᱟᱜ ᱠᱟᱱ ᱜᱮᱭᱟ ᱱᱩᱱ ᱢᱟᱨᱟᱝ ᱢᱤᱫᱴᱟᱝ ᱥᱤᱥᱴᱮᱢ ᱡᱩᱜᱮᱨ ᱯᱚᱨ ᱡᱩᱜᱽ ᱢᱤᱫᱴᱟᱝ ᱥᱟᱱᱛᱟᱲ ᱟᱛᱳ ᱪᱟᱞᱟᱣ ᱦᱤᱡᱩᱜ ᱠᱟᱱ ᱛᱟᱦᱮᱸᱱᱟ ᱡᱟᱦᱟᱸ ᱤᱝᱨᱮᱡᱽ ᱠᱚ ᱞᱟᱹᱭ ᱠᱮᱫ ᱫᱩᱧ ᱜᱚᱴᱟ ᱫᱩᱱᱤᱭᱟᱹ ᱠᱚ ᱥᱟᱥᱚᱱ ᱠᱟᱜ ᱞᱟᱹᱜᱤᱫ ᱠᱚᱭᱥᱚᱞ ᱠᱚ ᱛᱮᱭᱟᱨ ᱠᱮᱫᱟ ᱨᱩᱞᱥ ᱵᱟᱝ ᱛᱟᱦᱮᱸ ᱠᱟᱱᱟ ᱫᱷᱟᱹᱨᱛᱤ ᱨᱮ ᱫᱷᱟᱹᱨᱛᱤ ᱨᱮ ᱜᱚᱴᱟ ᱫᱷᱟᱹᱨᱛᱤ ᱨᱮ ᱠᱳᱱᱳ ᱨᱩᱞᱥ ᱵᱟᱝ ᱛᱟᱦᱮᱸ ᱠᱟᱱᱟ ᱥᱚᱝᱵᱤᱫᱷᱟᱱ ᱠᱚ ᱵᱟᱝ ᱛᱟᱦᱮᱸ ᱠᱟᱱᱟ ᱱᱚᱣᱟ ᱨᱮᱱ ᱥᱨᱤᱥᱴᱤ ᱠᱚᱨᱛᱟ ᱫᱚ ᱱᱚᱣᱟ ᱨᱮᱱ ᱮᱛᱚᱦᱚᱵᱤᱭᱟᱹ ᱠᱚᱫᱚ ᱤᱝᱨᱮᱡᱽ ᱠᱟᱱᱟ ᱠᱚ ᱵᱟᱠᱚ ᱞᱟᱹᱭᱟ ᱵᱨᱤᱴᱤᱥ ᱯᱚᱞᱤᱥᱤ ᱵᱨᱤᱴᱤᱥ ᱞᱚ

ᱟᱢ ᱦᱚᱸ ᱛᱟᱥᱟᱢ ᱵᱮᱱᱟᱣ ᱠᱮᱫᱟ ᱟᱫᱚ ᱱᱮᱛᱟᱨ ᱢᱟ ᱥᱟᱨᱴᱤᱯᱷᱤᱠᱮᱴ ᱤᱧ ᱴᱷᱮᱱ ᱠᱷᱚᱱᱟᱜ ᱦᱟᱛᱟᱣ ᱦᱩᱭᱩᱜ ᱛᱟᱢᱟ ᱯᱮ ᱛᱚᱵᱮ ᱱᱚᱣᱟ ᱞᱟᱹᱲᱦᱟᱹᱭ ᱠᱚᱨᱮᱱᱟᱜ ᱚᱨᱡᱚ ᱟᱹᱰᱤ ᱜᱟᱱ ᱵᱚᱱ ᱧᱟᱢ ᱟᱠᱟᱫᱟ ᱛᱚ ᱪᱤᱱᱛᱟᱹᱭ ᱯᱮ ᱢᱤᱫᱴᱟᱝ ᱱᱤᱛ ᱚᱠᱛᱚ ᱨᱮ ᱢᱤᱫᱴᱟᱝ ᱟᱭᱮᱥ ᱚᱯᱷᱤᱥᱟᱨ ᱛᱤᱱ ᱢᱟᱨᱟᱝ ᱠᱟᱱᱟᱭ ᱢᱮᱡᱤᱥᱴᱨᱮᱴ ᱛᱤᱱ ᱢᱟᱨᱟᱝ ᱠᱟᱱᱟᱭ ᱟᱨ ᱛᱤᱞᱠᱟᱹ ᱢᱩᱨᱢᱩ ᱪᱮᱫ ᱞᱮᱠᱟᱱᱤᱡ ᱠᱟᱱᱟᱭ ᱛᱤᱞᱠᱟᱹ ᱢᱩᱨᱢᱩ ᱢᱤᱫᱴᱟᱝ ᱟᱭᱮᱥ ᱚᱯᱷᱤᱥᱟᱨ ᱩᱱ ᱚᱠᱛᱚ ᱨᱮ ᱴᱨᱮᱱ ᱥᱤᱠᱠᱷᱤᱛᱚ ᱵᱩᱫᱽᱫᱷᱤᱫᱤᱯᱛᱚ ᱢᱤᱫᱴᱟᱝ ᱚᱯᱷᱤᱥᱟᱨ ᱛᱤᱨᱤᱥ ᱵᱚᱪᱷᱚᱨ ᱨᱮᱱ ᱛᱚᱨᱠᱟᱨ ᱫᱟᱭ ᱵᱟᱝᱢᱟ ᱟᱹᱰᱤ ᱨᱟᱹᱜᱤ ᱠᱚᱲᱟ ᱠᱟᱱᱟᱭ ᱚᱱᱟ ᱠᱷᱟᱹᱛᱤᱨ ᱛᱤᱞᱠᱟᱹ ᱢᱩᱨᱢᱩ ᱡᱚᱵᱫᱚ ᱞᱟᱹᱜᱤᱫ ᱠᱚ ᱠᱩᱞ ᱞᱮᱫᱮᱭᱟ ᱵᱷᱟᱜᱚᱞᱯᱩᱨ ᱨᱮ ᱟᱨ ᱛᱤᱞᱠᱟᱹ ᱢᱩᱨᱢᱩ ᱚᱠᱚᱭ ᱠᱟᱱᱟᱭ ᱛᱤᱞᱠᱟᱹ ᱢᱩᱨᱢᱩᱣᱟᱜ ᱯᱚᱨᱤᱪᱚᱭ ᱱᱟᱜᱟᱢᱤᱭᱟᱹ ᱠᱚᱠᱚ ᱚᱞ ᱠᱟᱱᱟ ᱡᱮ ᱩᱱᱤ ᱫᱚ ᱟᱨᱟᱜ ᱢᱮᱫ ᱠᱚᱲᱟᱭ ᱛᱟᱦᱮᱸ ᱠᱟᱱᱟ ᱢᱟᱱᱮ ᱥᱟᱨᱟᱫᱤᱱ ᱩᱱᱤᱭᱟᱜ ᱢᱮᱫ ᱫᱚ ᱟᱨᱟᱜ ᱜᱮ ᱧᱮᱞᱚᱜ ᱛᱟᱦᱮᱱᱟ ᱮᱭ ᱵᱚᱭᱦᱟ ᱢᱮᱫ ᱠᱤ ᱟᱨᱟᱜ ᱦᱩᱭ ᱫᱟᱲᱮᱭᱟᱜᱼᱟ ᱟᱨᱟᱜ ᱫᱚ ᱵᱟᱝ ᱩᱱᱤ ᱫᱚ ᱨᱟᱹᱜᱤ ᱠᱚᱲᱟᱭ ᱛᱟᱦᱮᱸ ᱴᱷᱤᱠ ᱩᱱᱤ ᱚᱜᱟᱥᱴᱟᱥ ᱞᱤᱯᱨᱤᱱᱰᱟ ᱡᱟᱦᱟᱸ ᱛᱤᱱᱟᱹᱜ ᱵᱚᱭᱚᱥ ᱴᱷᱤᱠ ᱩᱱᱟᱹᱜ ᱜᱮ ᱵᱟᱵᱟ ᱛᱤᱞᱠᱟᱹ ᱢᱩᱨᱢᱩᱣᱟᱜ ᱦᱚᱸ ᱵᱚᱭᱚᱥ ᱡᱩᱫᱤ ᱵᱟᱝ ᱵᱟᱨᱭᱟ ᱦᱚᱲ ᱢᱤᱫᱴᱟᱝ ᱫᱚ ᱜᱚᱴᱟ ᱫᱷᱟᱹᱨᱛᱤ ᱠᱚ ᱡᱚᱭᱮᱫᱟ ᱜᱚᱴᱟ ᱫᱷᱟᱹᱨᱛᱤ ᱠᱚ ᱫᱚᱠᱷᱚᱞᱮᱫᱟ ᱨᱮᱞ ᱞᱟᱭᱤᱱ ᱠᱚ ᱯᱚᱛᱟᱣᱮᱫᱟ ᱫᱷᱤᱨᱤ ᱠᱚ ᱛᱟᱲᱟᱣᱮᱫᱟ ᱠᱚᱭᱞᱟ ᱠᱚ ᱛᱟᱲᱟᱣᱮᱫᱟ ᱟᱨ ᱞᱚᱱᱰᱚᱱ ᱡᱟᱦᱟᱡᱽ ᱛᱮᱠᱚ ᱠᱳᱞᱮᱫᱟ ᱟᱨ ᱱᱩᱭ ᱞᱮᱫᱟ ᱱᱚᱣᱟ ᱥᱟᱢᱚᱵᱟᱫᱤ ᱫᱤᱥᱚᱢ ᱨᱮᱱᱟᱜ ᱡᱟᱦᱟᱸ ᱨᱩᱞᱥ ᱠᱟᱱᱟ ᱥᱟᱱᱛᱟᱲ ᱢᱟᱱᱮ ᱢᱟᱱᱣᱟ ᱠᱚ ᱛᱟᱞᱟᱨᱮ ᱡᱟᱦᱟᱸ ᱥᱚᱢᱟᱱᱚᱛᱟ ᱫᱚ ᱛᱟᱦᱮᱸ ᱫᱚᱨᱠᱟᱨ ᱠᱟᱱᱟ ᱚᱱᱟ ᱥᱚᱢᱟᱱᱚᱛᱟ ᱨᱮᱱᱟᱜ ᱞᱟᱹᱲᱦᱟᱹᱭ ᱨᱮ ᱟᱞᱮ ᱢᱮᱱᱟᱜ ᱞᱮᱭᱟ

ᱟᱨ ᱚᱱᱮ ᱩᱱᱤ ᱡᱟᱦᱟᱸ ᱥᱚᱛᱮᱨᱚᱥᱚ ᱡᱟᱦᱟᱸ ᱵᱤᱨᱟᱥᱤ ᱠᱟᱱᱟ ᱤᱱᱟᱹ ᱯᱚᱨ ᱡᱩᱡᱩ ᱛᱷᱟᱱ ᱞᱟᱹᱲᱦᱟᱹᱭ ᱛᱟᱦᱮᱸ ᱠᱟᱱᱟ ᱢᱤᱫ ᱫᱷᱟᱨᱮ ᱵᱚᱱᱫᱩᱠ ᱠᱟᱢᱟᱱ ᱟᱨ ᱢᱤᱫ ᱫᱷᱟᱨᱮ ᱜᱤᱰᱩᱣᱟᱨᱤ ᱛᱮᱧᱟᱝᱮ ᱦᱩᱭᱩᱜᱼᱟ ᱜᱳᱵᱤᱱᱫᱚ ᱵᱟᱹᱵᱩ ᱞᱟᱹᱭ ᱠᱮᱫ ᱞᱮᱠᱟ ᱩᱱᱤ ᱫᱚ ᱡᱷᱚᱛᱚ ᱜᱮ ᱫᱟᱲᱮᱭᱟᱜ ᱛᱟᱦᱮᱸ ᱟᱵᱚ ᱢᱤᱫᱴᱟᱝ ᱥᱟᱱᱛᱟᱲ ᱟᱛᱳ ᱨᱮ ᱢᱤᱫᱴᱟᱝ ᱠᱚᱲᱟ ᱡᱮᱢᱚᱱ ᱠᱟᱨᱟᱢ ᱫᱚᱱᱮ ᱫᱟᱲᱮᱭᱟᱜᱼᱟ ᱩᱱᱤ ᱡᱮᱢᱚᱱ ᱢᱤᱫᱴᱟᱝ ᱥᱤᱭᱳᱜ ᱮ ᱫᱟᱲᱮᱭᱟᱜᱼᱟ

ᱡᱟᱦᱟᱸ ᱨᱮ ᱵᱚᱱᱫᱩᱠ ᱠᱟᱢᱟᱱ ᱜᱚᱞᱟ ᱵᱟᱨᱩᱫ ᱛᱟᱦᱚᱞᱮ ᱡᱤᱣᱤ ᱫᱚ ᱟᱢᱟᱜ ᱱᱟᱥᱟᱣ ᱫᱟᱲᱮᱭᱟᱜ ᱜᱮᱭᱟ ᱛᱤᱱ ᱥᱚ ᱚᱥᱴᱟᱥᱤ ᱡᱚᱱ ᱞᱟᱥᱴ ᱡᱟᱦᱟᱸ ᱞᱟᱹᱲᱦᱟᱹᱭ ᱛᱟᱦᱮᱸ ᱠᱟᱱᱟ ᱢᱩᱨᱜᱟᱹ ᱵᱩᱨᱩ ᱨᱮ ᱵᱨᱤᱴᱤᱥ ᱥᱮᱱᱟ ᱚᱱᱟ ᱢᱩᱨᱜᱟᱹ ᱵᱩᱨᱩ ᱯᱩᱨᱟᱹᱴᱟᱜ ᱠᱚ ᱜᱷᱮᱨᱟᱣ ᱮᱥᱮᱫ ᱞᱮᱫᱟ ᱚᱱᱟ ᱞᱟᱹᱲᱦᱟᱹᱭ ᱨᱮ ᱯᱤᱪᱷᱞᱟᱹᱜ ᱨᱮᱱᱟᱜ ᱠᱚᱱᱚ ᱠᱟᱛᱷᱟ ᱵᱟᱝ ᱛᱟᱦᱮᱸ ᱠᱟᱱᱟ

ᱠᱟᱨᱚᱱ ᱱᱚᱰᱮ ᱤᱝᱨᱮᱡᱽ ᱠᱚ ᱦᱟᱨᱟᱣ ᱢᱟᱱᱮ ᱜᱚᱴᱟ ᱫᱩᱱᱤᱭᱟᱹ ᱨᱮ ᱚᱱᱟ ᱵᱟᱨᱛᱟ ᱪᱟᱞᱟᱣ ᱞᱮᱱᱠᱷᱟᱱ ᱤᱝᱨᱮᱡᱽ ᱠᱚ ᱚᱱᱟ ᱫᱤᱥᱚᱢ ᱨᱮᱦᱚᱸ ᱛᱤᱞᱠᱟᱹ ᱢᱩᱨᱢᱩᱣᱟᱜ ᱟᱫᱚᱨᱥᱚ ᱛᱮ ᱚᱱᱩᱯᱨᱟᱱᱤᱛ ᱠᱟᱛᱮ ᱚᱱᱟ ᱫᱤᱥᱚᱢ ᱨᱮᱦᱚᱸ ᱞᱟᱹᱲᱦᱟᱹᱭ ᱦᱩᱭᱩᱜᱼᱟ ᱚᱱᱟ ᱠᱟᱨᱚᱱ ᱛᱮ ᱤᱝᱨᱮᱡᱽ ᱠᱚ ᱞᱟᱹᱭᱫᱟ ᱱᱚᱣᱟ ᱞᱟᱹᱲᱦᱟᱹᱭ ᱫᱚ ᱱᱚᱰᱮ ᱪᱟᱵᱟᱭ ᱞᱟᱜᱟᱜᱼᱟ ᱵᱟᱝᱠᱷᱟᱱ ᱵᱷᱟᱨᱚᱛ ᱫᱚ ᱵᱟᱵᱚ ᱥᱟᱥᱚᱱ ᱫᱟᱲᱮᱭᱟᱜᱼᱟ ᱥᱳᱞᱳᱥᱚ ᱱᱚᱵᱽᱵᱳᱭ ᱥᱟᱞᱨᱮ ᱟᱠᱚ ᱠᱚ ᱦᱮᱡ ᱞᱮᱱᱟ ᱯᱚᱧᱪᱟᱥ ᱵᱚᱪᱷᱚᱨ ᱯᱚᱨ ᱛᱤᱞᱠᱟᱹᱭ ᱡᱟᱱᱟᱢ ᱞᱮᱱᱟ

ᱚᱱᱟ ᱡᱟᱹᱛᱤ ᱫᱚ ᱵᱟᱫ ᱛᱮᱜᱮ ᱩᱱᱠᱩ ᱫᱩᱥᱚ ᱥᱮᱱᱟ ᱠᱚᱫᱚ ᱟᱡ ᱮ ᱫᱩᱥᱚ ᱦᱩᱞᱜᱟᱹᱨᱤᱭᱟᱹ ᱫᱚ ᱟᱡ ᱮ ᱥᱮᱬᱟ ᱦᱚᱪᱚ ᱞᱮᱫ ᱠᱚ ᱛᱟᱦᱮᱱᱟ ᱡᱟᱦᱟᱸ ᱨᱮ ᱫᱩᱥᱚ ᱟᱡ ᱮ ᱥᱮᱬᱟ ᱦᱚᱪᱚ ᱞᱮᱫ ᱛᱟᱦᱮᱱᱟ ᱦᱩᱞᱜᱟᱹᱨᱤᱭᱟᱹ ᱟᱨ ᱩᱱᱠᱩ ᱟᱛᱮ ᱞᱟᱹᱲᱦᱟᱹᱭ ᱠᱟᱛᱮ ᱚᱸᱰᱮ ᱛᱤᱱ ᱥᱚ ᱚᱥᱴᱟᱥᱤ ᱡᱚᱱ ᱥᱟᱱᱛᱟᱲ ᱦᱩᱞᱜᱟᱹᱨᱤᱭᱟᱹ ᱠᱚ ᱜᱚᱡ ᱮᱱᱟ ᱟᱭᱨᱮᱱ ᱥᱩᱢᱤᱛ ᱟᱨᱦᱚᱸ ᱛᱤᱞᱚᱠᱯᱩᱨ ᱟᱛᱳ ᱢᱟᱭᱟᱢ ᱦᱩᱭ ᱞᱮᱱᱟ ᱯᱤᱱᱛᱩ ᱢᱩᱨᱢᱩ ᱟᱭᱳ ᱡᱚᱠᱷᱚᱱᱮ ᱨᱩᱣᱟᱹᱜ ᱠᱟᱱ ᱛᱟᱦᱮᱸᱱᱟ ᱟᱛᱳ ᱜᱷᱮᱨᱟᱣ ᱮᱥᱮᱫ ᱛᱟᱦᱮᱸ ᱠᱟᱱᱟ ᱯᱤᱱᱛᱩ ᱢᱩᱨᱢᱩ ᱵᱚᱞᱚ ᱢᱟᱱᱮ ᱠᱚ ᱜᱚᱡᱮᱭᱟ ᱯᱤᱱᱛᱩ ᱵᱟᱭ ᱵᱚᱞᱚ ᱟᱠᱟᱱᱟ ᱚᱱᱛᱚᱨ ᱵᱷᱤᱛᱨᱤ ᱨᱮ ᱯᱤᱱᱛᱩ ᱢᱩᱨᱢᱩᱣᱟᱜ ᱥᱮᱸᱜᱮᱞ ᱫᱚ ᱡᱩᱞᱩᱜ ᱠᱟᱱ ᱛᱟᱦᱮᱸᱱᱟ ᱟᱭᱳ ᱱᱚᱰᱮ ᱢᱟᱹᱡᱷᱤ ᱵᱟᱵᱟ ᱟᱵᱚᱨᱮᱱ ᱵᱚᱭᱦᱟ ᱠᱚ ᱢᱟᱹᱭ ᱛᱟᱠᱚ ᱵᱚᱭᱦᱟ ᱛᱟᱠᱚ ᱠᱚ ᱜᱚᱰ ᱟᱫᱮᱭᱟ ᱚᱛ ᱪᱟᱯᱟᱜ ᱠᱟᱛᱮ ᱩᱱᱤ ᱟᱭᱳ ᱟᱨ ᱵᱟᱵᱟ ᱫᱚ ᱚᱛ ᱡᱟᱯᱟᱜ ᱠᱟᱛᱮ ᱜᱚᱴ ᱟᱹᱠᱤᱱ ᱠᱟᱱᱟᱭ ᱩᱱᱤ ᱫᱚ ᱫᱷᱟᱹᱨᱛᱤ ᱥᱚᱢᱟᱱᱤᱡ ᱠᱟᱱᱟᱭ ᱫᱷᱟᱹᱨᱛᱤ ᱡᱟᱯᱟᱜ ᱠᱟᱛᱮ ᱡᱮ ᱚᱛ ᱡᱟᱯᱟᱜ ᱠᱟᱛᱮ ᱜᱚᱰᱚᱜ ᱠᱟᱱᱟᱭ ᱢᱟᱱᱮ ᱩᱱᱤ ᱡᱟᱦᱟᱸᱭ ᱜᱚᱰᱟᱭ ᱠᱟᱱᱟ ᱩᱱᱤ ᱫᱚᱭ ᱫᱷᱟᱹᱨᱛᱤ ᱥᱚᱢᱟᱱᱤᱡ ᱠᱟᱱᱟ ᱩᱱᱤ ᱦᱚᱲᱟᱜ ᱜᱩᱡᱩᱜ ᱠᱟᱱᱟᱭ ᱟᱨ ᱥᱮᱸᱜᱮᱞ ᱴᱩᱴᱤ ᱛᱤᱞᱠᱟᱹ ᱢᱩᱨᱢᱩ ᱥᱮᱫ ᱦᱟᱵᱟᱜ ᱠᱟᱱᱟ ᱩᱱᱤ ᱠᱚᱲᱟ ᱢᱮᱫ ᱫᱚ ᱟᱨᱟᱜᱚᱜ ᱵᱟᱝᱠᱷᱟᱱ ᱫᱚ ᱚᱠᱚᱭᱟᱜ ᱟᱨᱟᱜᱚᱜᱼᱟ ᱛᱚ ᱱᱩᱭ ᱱᱤᱛ ᱡᱟᱦᱟᱸ ᱵᱚᱱ ᱧᱮᱞ ᱠᱟᱱᱟ ᱱᱚᱣᱟ ᱵᱷᱟᱨᱚᱛ ᱫᱤᱥᱚᱢ ᱨᱮ ᱱᱤᱛᱚᱜ ᱡᱚᱛᱷᱟᱛ ᱢᱟᱹᱱ ᱫᱚ ᱵᱟᱭ ᱧᱟᱢ ᱮᱫᱟ ᱵᱚᱨᱚᱝ ᱩᱞᱴᱟᱹ ᱥᱮᱫ ᱛᱮ ᱵᱤᱛᱚᱨ ᱠᱚ ᱪᱟᱞᱟᱜ ᱠᱟᱱᱟ ᱱᱩᱭ ᱧᱩᱛᱩᱢ ᱛᱮ ᱤᱭᱩᱱᱤᱵᱷᱟᱨᱥᱤᱴᱤ ᱛᱮᱭᱟᱨ ᱟᱠᱟᱱᱟ ᱢᱮᱱᱠᱷᱟᱱ ᱚᱱᱟ ᱤᱭᱩᱱᱤᱵᱷᱟᱨᱥᱤᱴᱤ ᱨᱮ ᱢᱩᱨᱢᱩ ᱚᱞ ᱫᱚ ᱡᱟᱞᱟ ᱠᱚ ᱵᱩᱡᱽ ᱮᱫᱟ ᱥᱟᱱᱛᱟᱲ ᱠᱚ ᱦᱩᱲᱩ ᱠᱚ ᱨᱟᱠᱟᱵ ᱠᱟᱱᱟ ᱪᱮᱛᱟᱱ ᱥᱮᱫ ᱯᱨᱮᱥᱤᱰᱮᱱᱴ ᱚᱯᱷ ᱤᱱᱰᱤᱭᱟ ᱛᱷᱮᱠᱮ ᱥᱩᱨᱩ ᱠᱚᱨᱮ ᱥᱤᱮᱢ ᱯᱤᱮᱢ ᱛᱷᱮᱠᱮ ᱥᱩᱨᱩ ᱠᱚᱨᱮ ᱯᱤᱮᱢ ᱫᱚ ᱥᱤᱮᱢ ᱫᱷᱟᱹᱵᱤᱡ ᱥᱩᱨᱩ ᱠᱚᱨᱮ ᱥᱯᱤᱠᱟᱨ ᱛᱷᱮᱠᱮ ᱥᱩᱨᱩ ᱠᱚᱨᱮ ᱟᱭᱮᱥ ᱚᱯᱷᱤᱥᱟᱨ ᱛᱷᱮᱠᱮ ᱥᱩᱨᱩ ᱠᱚᱨᱮ ᱵᱤᱰᱤᱳ ᱚᱯᱷᱤᱥᱟᱨ ᱛᱷᱮᱠᱮ ᱥᱩᱨᱩ ᱠᱚᱨᱮ ᱡᱷᱚᱛᱚ ᱠᱚ ᱞᱟᱦᱟᱜ ᱠᱟᱱᱟ ᱵᱤᱜᱽᱜᱟᱱᱤ ᱠᱚ ᱞᱟᱦᱟᱜ ᱠᱟᱱᱟ ᱜᱚᱵᱮᱥᱚᱱᱟ ᱨᱮᱠᱚ ᱞᱟᱦᱟᱜ ᱠᱟᱱᱟ ᱥᱟᱱᱛᱟᱲ ᱠᱚ ᱱᱩᱠᱩ ᱜᱟᱛᱟᱠ ᱨᱮᱱ ᱠᱟᱱᱟᱭ ᱩᱱᱤ ᱛᱤᱞᱠᱟᱹ ᱢᱩᱨᱢᱩ ᱤᱝᱨᱮᱡᱽ ᱠᱚ ᱡᱟᱦᱟᱸ ᱠᱚ ᱫᱟᱹᱲ ᱵᱟᱹᱜᱤ ᱦᱚᱴᱚ ᱟᱫᱟ ᱱᱚᱣᱟ ᱫᱤᱥᱚᱢ ᱨᱮ ᱩᱱᱠᱩ ᱠᱤᱱᱛᱩ ᱟᱹᱰᱤ ᱡᱟᱹᱛᱤ ᱠᱚ ᱵᱟᱠᱚ ᱚᱥᱤᱠᱟᱨ ᱟᱠᱟᱫ ᱠᱚᱣᱟ ᱩᱱᱤᱥᱥᱚ ᱪᱷᱮᱪᱚᱞᱞᱤᱥ ᱥᱟᱞ ᱨᱮ ᱡᱟᱦᱟᱸ ᱥᱤᱫᱽᱫᱷᱟᱱᱛᱚ ᱦᱩᱭ ᱞᱮᱱ ᱛᱟᱦᱮᱸ ᱱᱚᱣᱟ ᱵᱷᱟᱨᱚᱛ ᱫᱤᱥᱚᱢ ᱨᱮᱱᱟᱜ ᱥᱟᱹᱫᱷᱤᱱ ᱫᱚ ᱚᱠᱟ ᱞᱮᱠᱟ ᱠᱟᱛᱮ ᱦᱩᱭᱩᱜᱼᱟ ᱚᱱᱟ ᱫᱤᱥᱚᱢ ᱨᱮ ᱟᱵᱚᱱᱟᱜ ᱦᱚᱸ ᱦᱚᱠᱫᱟᱨ ᱢᱮᱱᱟᱜᱼᱟ ᱱᱚᱣᱟ ᱠᱟᱛᱷᱟ ᱚᱞ ᱢᱮᱱᱟᱜ ᱟᱹᱵᱤᱱ ᱠᱚᱣᱟᱜ ᱫᱤᱥᱚᱢ ᱚᱠᱟ ᱦᱤᱞᱳᱜ ᱥᱟᱹᱫᱷᱤᱱᱚᱜᱼᱟ ᱚᱱᱟ ᱫᱚ ᱛᱮᱨᱚ ᱛᱟᱹᱨᱤᱠᱷ ᱜᱮ ᱦᱩᱭᱩᱜᱼᱟ ᱪᱮᱫᱟᱜ ᱚᱱᱟ ᱛᱮᱨᱚ ᱛᱟᱹᱨᱤᱠᱷ ᱨᱮ ᱠᱞᱤᱯᱞᱮᱱ ᱥᱟᱦᱮᱵᱽ ᱛᱤᱞᱠᱟᱹ ᱢᱩᱨᱢᱩᱭ ᱛᱩᱞ ᱜᱚᱡ ᱠᱮᱫᱮᱭᱟ ᱵᱩᱡᱷᱟᱹᱣ ᱱᱟᱜᱟᱢ ᱫᱚ ᱵᱟᱭ ᱢᱮᱛᱟᱜᱼᱟ ᱡᱟᱦᱟᱸ ᱱᱟᱜᱟᱢ ᱛᱮᱦᱮᱧ ᱫᱟᱯᱟᱞᱚᱜ ᱨᱮᱱᱟᱜ ᱠᱚ ᱪᱮᱥᱴᱟᱭᱮᱫᱟ ᱟᱫ ᱠᱟᱜ ᱨᱮᱱᱟᱜ ᱠᱚ ᱪᱮᱥᱴᱟᱭᱮᱫᱟ ᱚᱱᱟ ᱱᱟᱜᱟᱢ ᱫᱚ ᱟᱵᱚ ᱵᱟᱵᱚ ᱫᱟᱯᱟᱞ ᱦᱚᱪᱚᱣᱟᱜᱼᱟ ᱚᱱᱟ ᱠᱷᱟᱹᱛᱤᱨ ᱜᱮ ᱱᱚᱣᱟ ᱮᱜᱟᱨᱚ ᱯᱷᱮᱵᱽᱨᱩᱣᱟᱨᱤ ᱢᱟᱱᱟᱣ ᱵᱟᱛᱟᱣ ᱪᱮᱫ ᱵᱚ ᱢᱟᱱᱟᱣᱟ ᱪᱮᱫᱟᱜ ᱵᱚ ᱢᱟᱱᱟᱣᱟ ᱚᱱᱟ ᱛᱮᱜᱮ ᱱᱚᱣᱟ ᱜᱩᱨᱩᱛᱛᱚ ᱠᱟᱱᱟ ᱱᱚᱣᱟ ᱛᱮᱦᱮᱧᱟᱜ ᱫᱤᱱ ᱫᱚ ᱯᱟᱠᱤᱥᱛᱟᱱ ᱦᱤᱱᱫᱩᱥᱛᱟᱱ ᱡᱩᱫᱤ ᱦᱩᱭ ᱫᱟᱲᱮᱭᱟᱜᱼᱟ ᱢᱚᱦᱟᱛᱢᱟ ᱜᱟᱱᱫᱷᱤ ᱠᱷᱚᱱᱟᱜ ᱡᱩᱫᱤ ᱜᱚᱰᱥᱮ ᱫᱤᱥᱚᱢ ᱫᱩᱞᱟᱹᱲᱤ ᱥᱮ ᱡᱟᱹᱛᱤ ᱡᱚᱱᱚᱠ ᱦᱩᱭ ᱨᱮᱱᱟᱜ ᱯᱨᱚᱥᱱᱚ ᱨᱟᱠᱟᱵ ᱫᱟᱲᱮᱭᱟᱜᱼᱟ ᱛᱟᱦᱞᱮ ᱵᱷᱟᱨᱚᱛ ᱫᱤᱥᱚᱢ ᱨᱤᱱᱤᱡ ᱯᱟᱹᱭᱞᱟᱹ ᱯᱟᱹᱭᱞᱟᱹ ᱦᱩᱞᱜᱟᱹᱨᱤᱭᱟᱹ ᱡᱚᱫᱷᱟ ᱛᱤᱞᱠᱟᱹ ᱢᱩᱨᱢᱩ ᱱᱮᱥ ᱦᱚᱸ ᱯᱷᱟᱨᱟᱠ ᱪᱮᱫᱟᱜ ᱵᱟᱭ ᱦᱩᱭ ᱫᱟᱲᱮᱭᱟᱜᱼᱟ ᱵᱷᱟᱨᱚᱛ ᱫᱤᱥᱚᱢ ᱯᱚᱱᱨᱚ ᱟᱜᱚᱥᱴ ᱥᱟᱹᱫᱷᱤᱱ ᱞᱮᱱ ᱛᱟᱦᱮᱱᱟ ᱚᱱᱟ ᱯᱚᱱᱮᱨᱚ ᱟᱜᱚᱥᱴ ᱥᱟᱹᱫᱷᱤᱱ ᱯᱚᱨ ᱚᱱᱟ ᱯᱚᱱᱮᱨᱚ ᱟᱜᱚᱥᱴ ᱨᱮᱱᱟᱜ ᱯᱮ ᱫᱤᱱ ᱯᱚᱨ ᱚᱨᱛᱷᱟᱛ ᱯᱚᱱᱮᱨᱚ ᱥᱳᱞᱳ ᱥᱚᱛᱮᱨᱚ ᱟᱴᱷᱮᱨᱚ ᱟᱴᱷᱮᱨᱚ ᱛᱟᱹᱨᱤᱠᱷ ᱨᱮᱜᱮ ᱵᱷᱟᱜᱚᱞᱯᱩᱨ ᱨᱮᱱ ᱟᱭᱮᱥᱯᱤ ᱥᱟᱨᱟᱜ ᱫᱟᱲᱮ ᱢᱟᱱᱮ ᱜᱚᱲᱚ ᱛᱮ ᱵᱷᱟᱨᱚᱛ ᱫᱤᱥᱚᱢ ᱨᱤᱱᱤᱡ ᱦᱳᱢ ᱢᱤᱱᱤᱥᱴᱟᱨ ᱩᱱᱤᱭᱟᱜ ᱢᱩᱨᱛᱤ ᱯᱨᱚᱛᱤᱥᱴᱷᱟᱭ ᱯᱚᱨ ᱩᱱᱤ ᱞᱟᱹᱭ ᱞᱮᱫᱟᱭ ᱵᱷᱟᱨᱚᱛ ᱫᱤᱥᱚᱢ ᱨᱮᱱ ᱮᱛᱚᱦᱚᱵ ᱦᱩᱞᱜᱟᱹᱨᱤᱭᱟᱹ ᱫᱚ ᱛᱤᱞᱠᱟᱹ ᱢᱩᱨᱢᱩ ᱠᱟᱱᱟᱭ

ᱱᱚᱣᱟ ᱠᱚᱜᱮ ᱛᱮᱦᱮᱧᱟᱜ ᱜᱟᱞᱢᱟᱨᱟᱣ ᱨᱮᱱᱟᱜ ᱢᱩᱞ ᱵᱤᱥᱚᱭ ᱫᱚ ᱫᱚᱢᱮ ᱠᱟᱛᱷᱟ ᱵᱟᱹᱧ ᱡᱤᱨᱤᱧᱟ ᱮᱢᱱᱤ ᱛᱮᱜᱮ ᱢᱟᱫᱽᱫᱷᱚᱢᱤᱠ ᱯᱚᱨᱤᱠᱠᱷᱟ ᱪᱟᱞᱟᱜ ᱠᱟᱱᱟ ᱚᱠᱛᱚ ᱟᱹᱰᱤ ᱵᱚᱱ ᱯᱚᱞᱚᱢ ᱟᱠᱟᱫᱟ ᱛᱮᱦᱮᱧ ᱦᱮᱡ ᱥᱮᱴᱮᱨ ᱟᱠᱟᱱ ᱥᱟᱱᱟᱢ ᱢᱟᱹᱡᱷᱤ ᱵᱟᱵᱟ ᱠᱚ ᱧᱮᱧᱮᱞᱤᱭᱟᱹ ᱠᱚ ᱱᱚᱣᱟ ᱟᱛᱳ ᱨᱮᱱ ᱡᱩᱜᱩᱢᱟᱱ ᱠᱚᱲᱟ ᱠᱚ ᱡᱟᱦᱟᱸᱭ ᱚᱠᱛᱚ ᱚᱠᱛᱮ ᱛᱮᱦᱮᱧ ᱱᱚᱰᱮ ᱛᱮᱭᱟᱨ ᱢᱟᱱᱮ ᱢᱟᱱᱟᱣ ᱟᱠᱟᱱ ᱯᱮ ᱛᱮᱭᱟᱨ ᱟᱠᱟᱫ ᱛᱟᱵᱚᱱᱟ ᱥᱟᱱᱟᱢ ᱠᱚᱜᱮ ᱤᱧ ᱵᱟᱵᱟ ᱛᱤᱞᱠᱟᱹ ᱱᱚᱜᱼᱚᱭ ᱡᱮ ᱱᱩᱭᱟᱜ ᱡᱟᱱᱟᱢ ᱢᱟᱦᱟ ᱢᱟᱱᱟᱣ ᱢᱟᱫᱽᱫᱷᱚᱢ ᱛᱮ ᱛᱤᱞᱠᱟᱹ ᱢᱩᱨᱢᱩ ᱟᱫᱚᱨᱥᱚ ᱩᱱᱤᱭᱟᱜ ᱤᱛᱤᱦᱟᱥ ᱱᱟᱜᱟᱢ ᱞᱟᱹᱭ ᱨᱮᱱᱟᱜ ᱟᱵᱚ ᱫᱟᱣ ᱵᱚᱱ ᱧᱟᱢ ᱟᱠᱟᱫᱟ ᱱᱚᱣᱟ ᱫᱚ ᱵᱷᱤᱱᱟᱹ ᱠᱟᱨᱛᱮ ᱚᱱᱛᱚᱨ ᱵᱷᱤᱛᱨᱤ ᱠᱷᱚᱱ ᱟᱨᱚ ᱥᱟᱨᱦᱟᱣ ᱮᱢ ᱫᱚᱨᱠᱟᱨ ᱠᱟᱱᱟ ᱤᱧ ᱟᱥᱚᱜᱼᱟᱹᱧ ᱱᱚᱝᱠᱟᱱᱟᱜ ᱯᱨᱳᱜᱨᱟᱢ ᱟᱨᱚ ᱵᱚᱱ ᱥᱟᱯᱲᱟᱣᱟ ᱥᱟᱯᱲᱟᱣ ᱛᱟᱵᱚᱱ ᱯᱮ ᱪᱮᱫᱟᱜ ᱟᱵᱚᱨᱮᱱ ᱦᱚᱲ ᱵᱟᱠᱚ ᱵᱟᱲᱟᱭᱟ ᱱᱟᱜᱟᱢ ᱚᱱᱛᱚᱨ ᱯᱩᱛᱷᱤ ᱨᱮ ᱪᱮᱫ ᱚᱞᱚᱜ ᱠᱟᱱᱟ ᱥᱟᱹᱨᱤ ᱱᱟᱜᱟᱢ ᱪᱮᱫ ᱠᱟᱱᱟ ᱟᱵᱚ ᱱᱚᱣᱟ ᱦᱚᱠᱫᱟᱨ ᱛᱤᱱᱟᱹᱜ ᱛᱟᱵᱚᱱ ᱱᱚᱣᱟ ᱫᱤᱥᱚᱢ ᱨᱮ ᱱᱚᱣᱟ ᱠᱚᱫᱚ ᱵᱟᱲᱟᱭ ᱫᱚᱨᱠᱟᱨ ᱠᱟᱱᱟ ᱱᱚᱣᱟ ᱡᱩᱫᱤ ᱵᱟᱵᱚᱱ ᱵᱟᱲᱟᱭ ᱫᱟᱲᱮᱭᱟᱜᱼᱟ ᱱᱚᱝᱠᱟᱱᱟᱜ ᱠᱟᱛᱷᱟ ᱠᱷᱚᱱ ᱜᱮᱵᱚᱱ ᱵᱟᱲᱟᱭ ᱫᱟᱲᱮᱭᱟᱜᱼᱟ ᱟᱵᱚ ᱛᱮᱦᱮᱧ ᱯᱷᱳᱨᱴᱤᱱ ᱥᱤ ᱟᱵᱚᱱᱟᱜ ᱡᱟᱭᱜᱟ ᱨᱮ ᱚᱞᱚᱜᱼᱟ ᱪᱮᱫᱟᱜ ᱚᱞᱚᱜᱼᱟ ᱯᱷᱳᱨᱴᱤᱱ ᱥᱤ ᱵᱚᱞᱮ ᱢᱤᱫᱴᱟᱝ ᱡᱟᱭᱜᱟ ᱫᱚᱞᱤᱞ ᱨᱮ ᱚᱞᱚᱜᱼᱟ ᱡᱟᱹᱛᱤ ᱥᱟᱱᱛᱟᱞ

ᱢᱟᱥᱟᱱᱟᱢᱵᱚ ᱦᱮᱡ ᱥᱮᱴᱮᱨ ᱟᱠᱟᱱ ᱜᱚ ᱵᱟᱵᱟ ᱵᱚᱭᱦᱟ ᱢᱤᱥᱤ ᱱᱚᱣᱟ ᱟᱛᱳ ᱨᱮᱱ ᱢᱟᱹᱡᱷᱤ ᱵᱟᱵᱟ ᱱᱚᱣᱟ ᱵᱟᱦᱟ ᱡᱟᱹᱞᱤ ᱠᱞᱟᱵᱽ ᱨᱮᱱ ᱥᱟᱸᱜᱮ ᱥᱚᱦᱮᱫ ᱠᱚ ᱥᱟᱱᱟᱢ ᱠᱚᱴᱷᱮᱱ ᱜᱮ ᱤᱧᱟᱹᱜ ᱱᱚᱣᱟ ᱨᱚᱲ ᱵᱟᱝ ᱡᱮᱞᱮᱧ ᱠᱟᱛᱮ ᱟᱫᱚᱧ ᱢᱩᱪᱟᱹᱫ ᱛᱟᱵᱚᱱᱟ ᱢᱟ ᱥᱟᱱᱟᱢ ᱠᱚᱜᱮ ᱡᱚᱦᱟᱨ